ᱛᱮᱦᱮᱧᱟᱜ ᱵᱞᱚᱜ ᱨᱮ ᱥᱟᱱᱟᱢ ᱠᱚ ᱥᱟᱹᱜᱩᱱ ᱫᱟᱨᱟᱲ ᱟᱹᱞᱤᱧ ᱫᱚ ᱱᱚᱰᱮ ᱞᱤᱧ ᱪᱟᱹᱞᱩᱭᱮᱫᱼᱟ ᱦᱟᱯᱮ ᱞᱮᱯᱴᱚᱯ ᱱᱚᱣᱟ ᱡᱟᱦᱟᱸ ᱯᱮ ᱧᱮᱞᱮᱫᱼᱟ ᱱᱚᱣᱟ ᱫᱚ ᱵᱷᱤᱛᱤᱨ ᱨᱮ ᱡᱟᱦᱟᱸ ᱢᱮᱱᱟᱜᱼᱟ ᱚᱱᱟ ᱠᱟᱱᱟ ᱟᱨ ᱱᱚᱜᱼᱚᱭ ᱱᱚᱝᱠᱟ ᱧᱮᱞᱚᱜ ᱠᱟᱱᱟ ᱱᱚᱰᱮᱱᱟᱜ ᱡᱟᱨ ᱰᱤ ᱥᱯᱚᱴ ᱠᱚᱢᱯᱞᱮᱠᱥ

ᱩᱱᱤ ᱫᱚ ᱵᱟᱭ ᱫᱟᱲᱮ ᱜᱮᱫ ᱟᱠᱟᱫᱼᱟ ᱛᱚᱠᱚ ᱤᱫᱤᱭᱮᱫᱼᱟ ᱚᱱᱟ ᱠᱚ ᱟᱨ ᱱᱚᱰᱮ ᱜᱮ ᱡᱟᱦᱟᱸ ᱟᱭ ᱮᱥ ᱮᱞ ᱤᱱᱰᱤᱭᱟᱱ ᱥᱩᱯᱟᱨ ᱞᱤᱜᱽ ᱦᱟᱸᱜ ᱦᱩᱭᱩᱜ ᱞᱟᱹᱜᱤᱫ ᱥᱟᱛ ᱛᱟᱹᱨᱤᱠᱷ ᱵᱟᱝ ᱫᱚ ᱢᱮᱱᱟᱜᱼᱟ ᱚᱠᱟ ᱥᱮᱫ ᱪᱚᱝ ᱡᱟᱢᱥᱮᱫᱽᱯᱩᱨ ᱟᱨ ᱚᱠᱟ ᱪᱚᱝ ᱢᱮᱱᱟᱜᱼᱟ ᱛᱚ ᱚᱱᱟ ᱦᱟᱸᱜ ᱦᱩᱭᱩᱜᱼᱟ ᱚᱱᱟ ᱞᱟᱹᱜᱤᱫ ᱚᱱᱛᱮ ᱵᱟᱠᱚ ᱥᱮᱱ ᱦᱚᱪᱚᱣᱟᱜ ᱠᱟᱱᱟ ᱡᱟᱦᱟᱸ ᱴᱤᱵᱷᱤ ᱨᱮ ᱧᱮᱞᱚᱜᱼᱟ ᱛᱚ ᱱᱚᱜᱼᱚ ᱱᱚᱣᱟ ᱜᱚᱰᱟ ᱠᱟᱱᱟ ᱡᱮ ᱟᱨ ᱰᱤ ᱥᱯᱳᱨᱴ ᱠᱚᱢᱯᱞᱮᱠᱥ ᱛᱚ ᱛᱮᱦᱮᱧᱟᱜ ᱫᱚ ᱱᱤᱱᱟᱹᱜ ᱜᱮ ᱱᱮᱠᱥᱴ ᱵᱷᱤᱰᱭᱳ ᱨᱮᱵᱚᱱ